ᱡᱚᱦᱟᱨ ᱜᱮ ᱛᱮᱠᱚ ᱥᱟᱹᱜᱩᱱ ᱥᱟᱱᱫᱮᱥ ᱞᱟᱭᱤᱵ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱛᱚ ᱛᱮᱦᱮᱧ ᱟᱵᱚ ᱦᱮᱡ ᱥᱮᱴᱮᱨ ᱢᱮᱱᱟᱜ ᱵᱚᱱᱟ ᱱᱚᱣᱟ ᱱᱚᱵᱚᱜᱨᱟᱢ ᱛᱷᱟᱱᱟ ᱨᱮᱱᱟᱜ ᱴᱷᱤᱠ ᱦᱟᱸᱜ ᱱᱚᱣᱟ ᱠᱟᱠᱚᱨ ᱰᱟᱸᱜᱟ ᱟᱛᱳ ᱨᱮ ᱛᱚ ᱱᱚᱰᱮ ᱦᱟᱸᱜ ᱛᱮᱦᱮᱧ ᱫᱚ ᱦᱩᱭᱩᱜ ᱠᱟᱱᱟ ᱵᱟᱭᱤᱥᱮ ᱰᱤᱥᱮᱢᱵᱚᱨ ᱡᱟᱦᱟᱸ ᱫᱚ ᱯᱟᱹᱨᱥᱤ ᱡᱤᱛᱠᱟᱹᱨ ᱢᱟᱦᱟ ᱡᱚᱛᱚ ᱦᱚᱲ ᱜᱮᱵᱚᱱ ᱵᱟᱰᱟᱭᱟ ᱛᱚ ᱛᱮᱦᱮᱧ ᱦᱟᱸᱜ ᱱᱚᱰᱮ ᱜᱚᱢᱠᱮ ᱵᱚᱱ ᱧᱟᱢ ᱠᱟᱫ ᱠᱚᱣᱟ ᱱᱚᱣᱟ ᱠᱟᱠᱚᱨ ᱰᱟᱸᱜᱟ ᱟᱛᱳ ᱨᱮᱱ ᱱᱟᱦᱟᱜ ᱦᱟᱨᱟ ᱡᱩᱣᱟᱹᱱ ᱠᱩᱲᱤ ᱠᱚᱲᱟ ᱚᱱᱟ ᱥᱟᱶᱛᱮ ᱱᱚᱣᱟ ᱟᱛᱳ ᱨᱮᱱ ᱜᱚᱢᱠᱮ ᱠᱚ ᱢᱮᱱᱟᱜ ᱠᱚᱣᱟ ᱩᱱᱠᱩ ᱥᱟᱶᱛᱮ ᱜᱮᱵᱚᱱ ᱜᱟᱞᱢᱟᱨᱟᱣᱟ ᱟᱪᱪᱷᱟ ᱜᱚᱢᱠᱮ ᱡᱚᱦᱟᱨ ᱜᱮ ᱦᱮᱸ ᱡᱚᱦᱟᱨ ᱜᱮ ᱛᱚ ᱛᱮᱦᱮᱧ ᱫᱚ ᱱᱚᱰᱮ ᱫᱚ ᱪᱮᱫ ᱦᱩᱭᱩᱜ ᱠᱟᱱᱟ ᱛᱮᱦᱤᱧ ᱫᱚ ᱱᱚᱰᱮ ᱦᱩᱭᱩᱜ ᱠᱟᱱᱟ ᱛᱮᱦᱤᱧ ᱢᱟ ᱡᱚᱛᱚ ᱦᱚᱲ ᱜᱮᱵᱚᱱ ᱵᱟᱲᱟᱭᱟ ᱵᱟᱭᱤᱥᱮ ᱰᱤᱥᱮᱢᱵᱚᱨ ᱟᱵᱚᱣᱟᱜ ᱯᱟᱹᱨᱥᱤ ᱡᱤᱛᱠᱟᱹᱨ ᱠᱟᱱᱟ ᱵᱷᱟᱥᱟ ᱫᱤᱵᱚᱥ ᱠᱟᱱᱟ ᱡᱟᱦᱟᱸ ᱠᱚ ᱢᱮᱛᱟᱣᱟᱜ ᱠᱟᱱᱟ ᱚᱱᱟ ᱨᱮᱭᱟᱜ ᱩᱯᱚᱞᱚᱠᱠᱷᱚ ᱜᱮ ᱟᱞᱮ ᱱᱚᱰᱮ ᱚᱱᱩᱥᱴᱷᱟᱱ ᱞᱮ ᱫᱚᱦᱚ ᱟᱠᱟᱫᱟ ᱟᱨ ᱚᱱᱟ ᱥᱟᱶᱛᱮ ᱥᱟᱶᱛᱮ ᱱᱚᱜᱼᱚᱭ ᱛᱟᱭᱚᱢ ᱨᱮ ᱡᱮᱴᱟ ᱢᱩᱨᱛᱤᱢ ᱧᱮᱞ ᱧᱟᱢᱮᱫ ᱠᱟᱱᱟ ᱥᱤᱫᱩ ᱠᱟᱹᱱᱦᱩ ᱢᱩᱨᱛᱤ ᱚᱱᱟ ᱵᱟᱭᱤᱥᱮ ᱰᱤᱥᱮᱢᱵᱚᱨ ᱚᱱᱟ ᱥᱟᱶᱛᱮ ᱜᱮ ᱱᱩᱠᱤᱱᱟᱜ ᱩᱫᱵᱳᱫᱷᱚᱱ ᱦᱚᱸ ᱛᱮᱦᱤᱧ ᱞᱮ ᱫᱚᱦᱚ ᱟᱠᱟᱫᱟ ᱡᱟᱦᱟᱸ ᱵᱟᱱᱟᱨ ᱯᱨᱳᱜᱨᱟᱢ ᱢᱤᱫ ᱥᱟᱶᱛᱮ ᱦᱩᱭᱩᱜ ᱛᱚ ᱟᱵᱚ ᱵᱚᱱ ᱵᱟᱲᱟᱭ ᱜᱮᱭᱟ ᱡᱟᱦᱟᱸ ᱥᱤᱫᱩ ᱠᱟᱹᱱᱦᱩ ᱥᱴᱮᱪᱩ ᱱᱚᱰᱮ ᱦᱟᱸᱜ ᱠᱚ ᱵᱟᱹᱭᱥᱟᱹᱣ ᱠᱟᱫᱟ ᱛᱚ ᱥᱤᱫᱩ ᱠᱟᱹᱱᱩ ᱟᱜ ᱯᱨᱳᱜᱨᱟᱢ ᱫᱚ ᱡᱟᱦᱟᱸ ᱫᱚ ᱛᱤᱨᱤᱥᱮ ᱡᱩᱱ ᱦᱩᱞ ᱢᱟᱦᱟ ᱥᱤᱫᱩ ᱠᱟᱹᱱᱩ ᱟᱜ ᱢᱩᱴᱷᱟᱹᱱ ᱥᱮ ᱥᱤᱫᱩ ᱠᱟᱹᱱᱩ ᱟᱜ ᱢᱩᱨᱛᱤ ᱧᱮᱞ ᱞᱮᱱᱠᱷᱟᱱ ᱜᱮ ᱫᱤᱥᱟᱹᱜᱼᱟ ᱡᱮ ᱛᱤᱨᱤᱥᱮ ᱡᱩᱱ ᱦᱩᱞ ᱢᱟᱦᱟ ᱨᱮᱱᱟᱜ ᱠᱟᱛᱷᱟ ᱛᱚ ᱛᱮᱦᱮᱧ ᱦᱟᱸᱜ ᱱᱚᱰᱮ ᱥᱤᱫᱩ ᱠᱟᱹᱱᱩ ᱟᱜ ᱢᱩᱨᱛᱤ ᱛᱮᱦᱮᱧ ᱱᱩᱠᱩ ᱟᱛᱳ ᱨᱮᱠᱚ ᱵᱟᱹᱭᱥᱟᱹᱣ ᱠᱟᱫᱟ ᱛᱚ ᱱᱚᱣᱟ ᱢᱩᱨᱛᱤ ᱫᱚ ᱛᱮᱦᱮᱧ ᱚᱠᱟ ᱨᱮᱯᱮ ᱧᱟᱢ ᱠᱮᱫᱟ ᱢᱟᱱᱮ ᱱᱚᱣᱟ ᱠᱤ ᱡᱟᱦᱟᱸᱭ ᱠᱚ ᱥᱯᱚᱱᱥᱟᱨ ᱠᱟᱫᱟ ᱥᱮ ᱱᱚᱣᱟ ᱫᱚ ᱟᱯᱮ ᱟᱛᱳ ᱨᱮᱱ ᱦᱚᱲᱟᱜ ᱠᱩᱨᱩᱢᱩᱴᱩ ᱛᱮ ᱱᱚᱣᱟ ᱢᱩᱨᱛᱤ ᱫᱚᱯᱮ ᱡᱮ ᱛᱮᱦᱮᱧ ᱱᱚᱰᱮ ᱦᱟᱸᱜ ᱢᱩᱨᱛᱤ ᱵᱟᱹᱭᱥᱟᱹᱣ ᱨᱮᱱᱟᱜ ᱩᱫᱽᱫᱮᱥᱥᱚ ᱫᱚ ᱪᱮᱫ ᱞᱮᱠᱟᱛᱮ ᱢᱚᱱᱮᱨᱮ ᱡᱟᱜᱟᱣᱱᱟ ᱱᱤᱭᱟᱹ ᱢᱩᱨᱛᱤ ᱵᱟᱹᱭᱥᱟᱹᱣ ᱨᱮᱭᱟᱜ ᱯᱨᱚᱛᱷᱚᱢ ᱩᱫᱽᱫᱮᱥᱥᱚ ᱥᱮ ᱟᱞᱮᱭᱟᱜ ᱢᱚᱱᱨᱮ ᱯᱟᱹᱦᱤᱞ ᱦᱮᱡ ᱟᱠᱟᱱᱟ ᱦᱚᱭ ᱡᱟᱦᱟᱸᱭ ᱜᱮ ᱢᱩᱨᱥᱤᱫᱟᱵᱟᱫ ᱪᱷᱟᱲᱟ ᱵᱟᱨᱦᱮ ᱵᱚᱱ ᱫᱟᱬᱟᱱ ᱠᱟᱱᱟ ᱟᱫᱚ ᱟᱵᱚ ᱢᱩᱨᱥᱤᱫᱟᱵᱟᱫ ᱨᱮᱫᱚ ᱦᱚᱭᱛᱚ ᱱᱩᱠᱩ ᱫᱚ ᱟᱵᱚ ᱡᱚᱛᱚ ᱦᱚᱲ ᱵᱚᱱ ᱵᱟᱲᱟᱭᱟ ᱠᱷᱩᱵ ᱮᱠᱴᱟ ᱵᱟᱹᱱᱩᱜ ᱠᱟᱜ ᱠᱚᱣᱟ ᱱᱩᱠᱩ ᱢᱩᱨᱛᱤ ᱫᱚ ᱱᱤᱭᱟᱹ ᱢᱩᱨᱥᱤᱫᱟᱵᱟᱫ ᱵᱟᱨᱦᱮ ᱨᱮ ᱡᱚᱠᱷᱚᱱ ᱥᱮ ᱟᱫᱟᱨ ᱥᱴᱮᱴ ᱨᱮᱵᱚᱱ ᱪᱟᱞᱟᱜ ᱠᱟᱱᱟ ᱡᱟᱦᱟᱸ ᱮᱴᱟᱜ ᱨᱟᱡᱽᱡᱚ ᱵᱚᱱ ᱪᱟᱞᱟᱜ ᱠᱟᱱᱟ ᱛᱚᱠᱷᱚᱱ ᱫᱚ ᱱᱩᱠᱩ ᱢᱩᱨᱛᱤ ᱦᱮᱱᱟᱜ ᱠᱟᱜ ᱠᱚᱜᱮᱭᱟ ᱡᱷᱟᱲᱠᱷᱚᱸᱰ ᱱᱟᱠᱷᱟ ᱵᱚᱱ ᱪᱟᱞᱟᱣ ᱞᱮᱱᱠᱷᱟᱱ ᱟᱹᱰᱤ ᱟᱭᱢᱟ ᱵᱚᱱ ᱧᱮᱞ ᱧᱟᱢ ᱠᱚᱣᱟ ᱱᱩᱠᱩ ᱟᱫᱚ ᱚᱱᱛᱮ ᱠᱷᱚᱱ ᱦᱮᱡ ᱠᱟᱛᱮ ᱟᱞᱮ ᱢᱟᱡᱷᱮ ᱢᱟᱡᱷᱮ ᱦᱚᱭᱛᱳ ᱟᱞᱳᱪᱚᱱᱟ ᱨᱮᱞᱮ ᱫᱩᱲᱩᱵᱼᱟ ᱛᱚᱠᱷᱚᱱ ᱞᱮ ᱢᱮᱱᱮᱫ ᱛᱟᱦᱮᱱᱟ ᱟᱵᱚ ᱱᱤᱭᱟᱹ ᱪᱷᱚᱵᱤ ᱢᱟᱫᱽᱫᱷᱚᱢ ᱛᱮ ᱡᱮᱴᱟ ᱦᱩᱞ ᱢᱟᱦᱟ ᱵᱚᱱ ᱯᱟᱞᱟᱣ ᱮᱫᱟ ᱱᱤᱭᱟᱹ ᱡᱩᱫᱤ ᱢᱩᱨᱛᱤ ᱵᱟᱹᱭᱥᱟᱹᱣ ᱠᱟᱛᱮ ᱟᱵᱚ ᱱᱤᱭᱟᱹ ᱰᱟᱦᱟᱨ ᱟᱲᱮ ᱨᱮ ᱟᱹᱛᱩ ᱛᱟᱵᱚᱱ ᱱᱤᱭᱟᱹ ᱵᱚᱱ ᱯᱟᱞᱟᱣ ᱞᱮᱠᱷᱟᱡ ᱯᱨᱚᱛᱮᱠ ᱵᱚᱪᱷᱚᱨ ᱦᱩᱞ ᱢᱟᱦᱟ ᱛᱟᱦᱞᱮ ᱪᱮᱫ ᱞᱮᱠᱟ ᱦᱩᱭᱩᱜᱼᱟ ᱛᱚᱠᱷᱚᱱ ᱡᱚᱛᱚ ᱦᱚᱲ ᱟᱞᱮ ᱫᱩᱲᱩᱵ ᱥᱟᱶᱦᱟ ᱠᱟᱛᱮ ᱞᱮ ᱢᱚᱱᱮ ᱠᱮᱫᱟ ᱡᱮ ᱵᱟᱝ ᱟᱹᱰᱤ ᱵᱷᱟᱜᱮ ᱡᱤᱱᱤᱥ ᱛᱚ ᱱᱤᱭᱟᱹ ᱫᱚ ᱠᱚᱨᱟᱣ ᱞᱮᱠᱷᱟᱡ ᱦᱩᱭᱩᱜᱼᱟ ᱵᱟᱨ ᱵᱚᱪᱷᱚᱨ ᱞᱟᱦᱟ ᱨᱮᱭᱟᱜ ᱵᱷᱟᱵᱽᱱᱟ ᱪᱤᱱᱛᱟᱹ ᱠᱟᱱᱟ ᱱᱤᱭᱟᱹ ᱫᱚ ᱟᱞᱮᱭᱟᱜ ᱴᱷᱤᱠ ᱛᱚ ᱡᱟᱭ ᱦᱳᱠ ᱵᱟᱨ ᱵᱚᱪᱷᱚᱨ ᱵᱷᱟᱵᱽᱱᱟ ᱪᱤᱱᱛᱟᱹ ᱡᱚᱛᱚ ᱦᱚᱲ ᱠᱟᱹᱢᱤ ᱡᱚᱝ ᱦᱚᱲ ᱠᱟᱱᱟᱞᱮ ᱱᱤᱭᱟᱹ ᱛᱚ ᱢᱤᱫ ᱵᱟᱨ ᱴᱟᱠᱟ ᱨᱮᱱ ᱡᱤᱱᱤᱥ ᱵᱟᱝ ᱠᱟᱱᱟ ᱴᱷᱤᱠ ᱴᱷᱤᱠ ᱚᱱᱟ ᱠᱷᱟᱹᱛᱤᱨ ᱟᱞᱮ ᱦᱚᱭᱛᱚ ᱵᱟᱨ ᱵᱚᱪᱷᱚᱨ ᱞᱟᱦᱟ ᱠᱷᱚᱱ ᱪᱤᱱᱛᱟᱹ ᱵᱷᱟᱵᱽᱱᱟ ᱠᱟᱛᱮ ᱛᱤᱦᱤᱧ ᱵᱟᱨᱥᱚ ᱪᱟᱸᱫᱟ ᱜᱟᱯᱟ ᱢᱚᱬᱮᱥᱚ ᱪᱟᱸᱫᱟ ᱡᱚᱛᱚ ᱢᱤᱫ ᱴᱷᱮᱡ ᱠᱟᱛᱮ ᱡᱟᱣᱨᱟ ᱠᱟᱛᱮ ᱯᱷᱟᱭᱱᱟᱞᱤ ᱱᱚᱜᱼᱚᱭ ᱵᱟᱭᱤᱥᱮ ᱰᱤᱥᱮᱢᱵᱚᱨ ᱟᱞᱮ ᱩᱱᱤ ᱟᱹᱜᱩ ᱠᱟᱛᱮ ᱵᱟᱹᱭᱥᱟᱹᱣ ᱠᱟᱛᱮ ᱱᱚᱜᱼᱚᱭ ᱩᱫᱷᱚᱱ ᱞᱮ

ᱠᱨᱤᱥᱱᱚᱱᱚᱜᱚᱨ ᱯᱩᱛᱩᱞ ᱯᱚᱴᱴᱤ ᱟᱪᱪᱷᱟ ᱚᱸᱰᱮ ᱯᱮ ᱵᱮᱱᱟᱣ ᱦᱚᱪᱚ ᱟᱠᱟᱫᱟ ᱟᱪᱪᱷᱟ ᱱᱚᱣᱟ ᱢᱩᱨᱛᱤ ᱵᱮᱱᱟᱣ ᱛᱮ ᱛᱤᱱᱟᱹᱜ ᱜᱟᱱ ᱠᱷᱚᱨᱚᱪ ᱠᱟᱱᱟ ᱦᱟᱸᱜ ᱜᱚᱴᱟ ᱦᱤᱡᱩᱜ ᱪᱟᱞᱟᱜ ᱢᱩᱨᱛᱤᱭᱟᱜ ᱫᱟᱢ ᱦᱤᱥᱟᱹᱵ ᱛᱮ ᱯᱨᱟᱭ ᱫᱩ ᱞᱟᱠᱷ ᱠᱟᱪᱷᱟ ᱠᱟᱪᱷᱤ ᱫᱩ ᱞᱟᱠᱷ ᱠᱟᱪᱷᱟ ᱠᱟᱪᱷᱟ ᱛᱚ ᱛᱮᱦᱮᱧ ᱟᱯᱮ ᱟᱨᱦᱚᱸ ᱛᱚ ᱱᱚᱣᱟ ᱴᱷᱤᱠ ᱠᱟᱠᱚᱨ ᱰᱟᱸᱜᱟ ᱟᱛᱳ ᱨᱮ ᱡᱮ ᱢᱤᱫᱴᱮᱱ ᱱᱚᱰᱮ ᱦᱟᱸᱜ ᱥᱤᱫᱩ ᱠᱟᱹᱱᱩ ᱟᱜ ᱢᱩᱨᱛᱤ ᱥᱛᱷᱟᱯᱚᱱ ᱠᱟᱱᱟ ᱛᱚ ᱟᱯᱮ ᱦᱟᱸᱜ ᱫᱤᱥᱚᱢ ᱦᱚᱲ ᱴᱷᱮᱱ ᱪᱮᱫ ᱢᱮᱥᱮᱡ ᱯᱮ ᱮᱢ ᱞᱟᱹᱜᱤᱫᱚᱜ ᱠᱟᱱᱟ ᱱᱚᱣᱟ ᱞᱟᱹᱜᱤᱫ ᱟᱞᱮ ᱢᱮᱥᱮᱡ ᱞᱮ ᱮᱢᱟ ᱡᱚᱢ ᱧᱩ ᱡᱚᱛᱚ ᱜᱮ ᱤᱱᱠᱟ ᱜᱮ ᱪᱟᱞᱟᱜ ᱛᱟᱵᱚᱱᱟ ᱡᱚᱛᱚ ᱦᱚᱲ ᱠᱟᱹᱢᱤ ᱡᱚᱝ ᱦᱚᱲ ᱠᱟᱱᱟ ᱵᱚᱱ ᱪᱮᱥᱴᱟᱭᱟᱵᱚᱱ ᱛᱤᱦᱤᱧ ᱵᱟᱹᱧ ᱫᱟᱲᱮᱭᱟᱜᱼᱟ ᱛᱤᱦᱤᱧ ᱢᱤᱫ ᱫᱤᱱ ᱦᱟᱸᱜ ᱵᱟᱹᱧ ᱫᱟᱲᱮᱭᱟᱜᱼᱟ ᱢᱚᱬᱮ ᱵᱚᱪᱷᱚᱨ ᱯᱚᱨ ᱦᱚᱸ ᱛᱷᱚᱲᱟ ᱠᱟᱛᱮ ᱯᱷᱟᱱᱰ ᱨᱮ ᱡᱚᱢᱟᱣ ᱠᱟᱛᱮ ᱴᱟᱠᱟ ᱢᱤᱫ ᱴᱷᱮᱡ ᱠᱟᱛᱮ ᱵᱚᱱ ᱪᱮᱥᱴᱟᱭᱟ ᱡᱮᱱᱚ ᱟᱵᱚ ᱵᱚᱱ ᱠᱚᱨᱟᱣ ᱱᱤᱭᱟᱹ ᱡᱤᱱᱤᱥ ᱟᱨ ᱯᱨᱚᱛᱮᱠ ᱵᱚᱪᱷᱚᱨ ᱱᱤᱭᱟᱹ ᱢᱩᱞ ᱢᱟᱦᱟ ᱵᱚᱱ ᱯᱟᱞᱟᱣᱟ ᱱᱚᱣᱟ ᱢᱟᱲᱟᱝ ᱨᱮᱦᱚᱸ ᱱᱚᱣᱟ ᱟᱛᱳ ᱨᱮ ᱦᱩᱞ ᱢᱟᱦᱟ ᱯᱮ ᱠᱚᱨᱟᱣ ᱵᱟᱲᱟᱭ ᱜᱮᱭᱟ ᱦᱮᱸ ᱚᱱᱮᱧ ᱢᱮᱱ ᱠᱮᱫ ᱪᱷᱚᱵᱤ ᱫᱟᱨᱟᱛᱮ ᱦᱟᱱᱟ ᱡᱟᱭᱦᱳᱠ ᱰᱟᱝᱜᱟ ᱨᱮᱜᱮ ᱢᱤᱫ ᱥᱟᱜ ᱠᱚᱱᱟ ᱨᱮ ᱯᱚᱛᱟᱠᱟ ᱞᱮ ᱩᱛᱛᱳᱞᱚᱱᱟ ᱟᱨ ᱱᱤᱭᱟᱹ ᱦᱩᱞ ᱢᱟᱦᱟ ᱫᱚᱞᱮ ᱯᱟᱞᱟᱣᱮᱫ ᱜᱮᱭᱟ ᱟᱪᱪᱷᱟ ᱛᱮᱦᱮᱧ ᱢᱟᱛᱚ ᱦᱟᱸᱜ ᱯᱟᱹᱨᱥᱤ ᱡᱤᱛᱠᱟᱹᱨ ᱢᱟᱦᱟ ᱠᱟᱱᱟ ᱛᱚ ᱱᱚᱣᱟ ᱯᱟᱹᱨᱥᱤ ᱡᱤᱛᱠᱟᱹᱨ ᱢᱟᱦᱟ ᱨᱮ ᱱᱚᱣᱟ ᱫᱚ ᱟᱯᱮ ᱟᱹᱛᱩ ᱨᱮᱱ ᱯᱮ ᱠᱚᱨᱟᱣ ᱫᱟ ᱥᱮ ᱱᱚᱣᱟ ᱨᱮ ᱡᱟᱦᱟᱸᱭ ᱥᱚᱝᱜᱚᱴᱷᱚᱱ ᱥᱮ ᱡᱟᱦᱟᱸᱭ ᱠᱞᱟᱵ ᱱᱚᱣᱟ ᱥᱟᱶᱛᱮ ᱡᱚᱯᱲᱟᱣ ᱢᱮᱱᱟᱜ ᱠᱚᱣᱟ ᱪᱤᱞᱤ ᱦᱚᱸ ᱵᱟᱹᱱᱩᱜ ᱠᱟᱜ ᱠᱚᱣᱟ ᱱᱤᱭᱟᱹ ᱫᱚ ᱟᱞᱮ ᱠᱷᱟᱹᱞᱤ ᱟᱞᱮᱭᱟᱜ ᱩᱫᱽᱫᱳᱜᱽ ᱛᱮᱜᱮ ᱡᱚᱛᱚ ᱞᱮ ᱠᱚᱨᱟᱣ ᱫᱟ ᱯᱩᱨᱟ ᱯᱚᱨ ᱡᱟᱦᱟᱸ ᱟᱵᱚ ᱥᱟᱱᱛᱟᱲ ᱥᱚᱢᱟᱡᱽ ᱨᱮᱱ ᱦᱮᱱᱟᱜ ᱠᱟᱜ ᱠᱚᱣᱟ ᱥᱚᱫᱚᱥᱥᱚ ᱟᱵᱚ ᱟᱥᱮᱠᱟ ᱢᱩᱨᱥᱤᱫᱟᱵᱟᱫ ᱥᱮᱠᱨᱮᱴᱟᱨᱤ ᱡᱟᱦᱟᱸ ᱦᱮᱱᱟᱜ ᱠᱚᱣᱟ ᱩᱱᱤ ᱨᱮᱱ ᱥᱚᱫᱚᱥᱥᱚ ᱡᱟᱦᱟᱸ ᱦᱮᱱᱟᱜ ᱠᱚᱣᱟ ᱡᱟᱦᱟᱸ ᱥᱮᱠᱨᱮᱴᱟᱨᱤ ᱦᱩᱭᱩᱜ ᱠᱟᱱ ᱛᱟᱵᱚᱱᱟ ᱢᱤᱥᱛᱨᱤ ᱴᱩᱰᱩ ᱟᱨ ᱩᱱᱤ ᱥᱟᱶᱛᱮ ᱟᱨᱚ ᱥᱚᱫᱚᱥᱥᱚ ᱦᱮᱱᱟᱜ ᱠᱚᱛᱟᱭᱟ ᱟᱨ ᱱᱟᱣᱟ ᱜᱮ ᱡᱮᱴᱟ ᱟᱵᱚ ᱢᱩᱨᱥᱤᱫᱟᱵᱟᱫ ᱤᱭᱩᱱᱤᱵᱷᱟᱨᱥᱤᱴᱤ ᱨᱮ ᱟᱵᱚ ᱚᱞᱪᱤᱠᱤ ᱢᱤᱰᱤᱭᱟᱢ ᱥᱟᱶᱛᱟᱞᱤ ᱢᱤᱰᱤᱭᱟᱢ ᱡᱟᱦᱟᱸ ᱠᱚ ᱢᱮᱛᱟᱣᱟᱜ ᱠᱟᱱᱟ ᱚᱱᱟᱨᱮ ᱠᱤᱪᱷᱩ ᱯᱨᱚᱯᱷᱮᱥᱟᱨ ᱠᱚ ᱱᱤᱭᱚᱢ ᱠᱚ ᱡᱚᱭᱮᱱᱤᱝ ᱠᱟᱜ ᱠᱚᱣᱟ ᱩᱱᱠᱩ ᱯᱮᱭᱟ ᱯᱨᱚᱯᱷᱮᱥᱟᱨ ᱞᱮ ᱧᱟᱢ ᱟᱠᱟᱫ ᱠᱚᱣᱟ ᱡᱟᱦᱟᱸ ᱧᱩᱛᱩᱢ ᱦᱩᱭᱩᱜ ᱠᱟᱱ ᱛᱟᱠᱚᱣᱟ ᱵᱳᱭᱫᱚᱱᱟᱛᱷ ᱢᱩᱨᱢᱩ ᱜᱳᱯᱟᱞ ᱥᱚᱨᱮᱱ ᱟᱨ ᱩᱱᱤ ᱥᱟᱶᱛᱮ ᱟᱨᱦᱚᱸ ᱢᱤᱫᱴᱮᱡ ᱢᱟᱪᱮᱫ ᱦᱮᱱᱟᱭ ᱠᱟᱫᱮ ᱛᱟᱵᱚᱱᱟ ᱱᱩᱠᱩ ᱦᱚᱸᱞᱮ ᱱᱚᱰᱮ ᱞᱮ ᱧᱟᱢ ᱟᱠᱟᱫ ᱠᱚᱣᱟ ᱟᱞᱮ ᱞᱮ ᱱᱮᱣᱛᱟ ᱪᱤᱴᱷᱤ ᱞᱮ ᱮᱢᱟᱣᱟᱫ ᱠᱚ ᱛᱟᱦᱮᱱᱟ ᱟᱨ ᱱᱩᱠᱩ ᱪᱷᱟᱲᱟ ᱩᱱᱠᱩᱧ ᱢᱮᱱ ᱠᱮᱫ ᱡᱩᱣᱟᱹᱱ ᱜᱟᱶᱛᱟ ᱨᱮᱱ ᱠᱤᱪᱷᱩ ᱥᱚᱫᱚᱥᱥᱚ ᱩᱱᱠᱩ ᱦᱚᱸᱞᱮ ᱧᱟᱢ ᱠᱟᱜ ᱠᱚᱣᱟ ᱟᱨ ᱟᱰᱮ ᱯᱟᱥᱮ ᱟᱞᱮ ᱚᱧᱪᱚᱞ ᱨᱮᱱ ᱚᱧᱪᱚᱞ ᱪᱷᱟᱲᱟ ᱵᱟᱨᱦᱮ ᱯᱩᱨᱟᱹ ᱱᱤᱭᱟᱹ ᱱᱚᱵᱚᱜᱨᱟᱢ ᱛᱷᱟᱱᱟ ᱨᱮ ᱡᱟᱦᱟᱸ ᱢᱮᱥᱮᱡᱽ ᱪᱟᱞᱟᱣ ᱟᱠᱟᱱᱟ ᱡᱟᱦᱟᱸ ᱠᱚ ᱟᱸᱡᱚᱢ ᱟᱠᱟᱫᱟ ᱡᱚᱛᱚ ᱦᱚᱲ ᱡᱟᱦᱟᱸᱭ ᱜᱮᱠᱚ ᱦᱮᱡ ᱫᱟᱲᱮᱭᱟᱜ ᱥᱮᱠᱚ ᱦᱮᱡ ᱦᱚᱪᱚᱣᱟᱱ ᱱᱤᱭᱟᱹ ᱞᱮ ᱠᱷᱚᱡᱽ ᱟᱠᱟᱱᱟ ᱟᱪᱪᱷᱟ ᱜᱚᱢᱠᱮ ᱛᱮᱦᱮᱧ ᱢᱟ ᱦᱟᱸᱜ ᱱᱚᱣᱟ ᱟᱯᱮ ᱱᱚᱣᱟ ᱠᱟᱠᱚᱲ ᱰᱟᱸᱜᱟ ᱟᱹᱛᱩ ᱨᱮᱫᱚ ᱛᱤᱱᱟᱹᱜ ᱢᱟᱺᱡᱷᱤ ᱢᱮᱱᱟᱜ ᱯᱮᱭᱟ ᱢᱟᱺᱡᱷᱤ ᱫᱚ ᱟᱞᱮ ᱫᱚ ᱞᱮᱠᱷᱟ ᱨᱮᱫᱚ ᱵᱟᱨᱭᱟ ᱟᱞᱮ ᱛᱚᱵᱮ ᱡᱟᱦᱟᱱ ᱠᱟᱹᱢᱤ ᱨᱮᱜᱮ ᱠᱟᱹᱢᱤ ᱫᱚ ᱢᱤᱫ ᱛᱮᱞᱮ ᱠᱟᱹᱢᱤᱭᱟ ᱧᱩᱛᱩᱢ ᱛᱮᱫᱚ ᱵᱟᱨᱭᱟ ᱢᱟᱺᱡᱷᱤ ᱛᱷᱚᱲᱟ ᱜᱮ ᱛᱟᱞᱮ ᱟᱹᱛᱩ ᱦᱚᱸ ᱯᱚᱧᱪᱟᱥᱴᱤ ᱚᱲᱟᱜ ᱛᱟᱞᱮ ᱵᱟᱨᱭᱟ ᱢᱟᱹᱡᱷᱤ ᱧᱩᱛᱩᱢ ᱛᱮ ᱛᱚᱵᱮ ᱟᱹᱰᱤ ᱨᱟᱹᱥᱠᱟᱹ ᱟᱛᱮ ᱟᱹᱰᱤ ᱢᱤᱞᱡᱩᱞ ᱠᱟᱛᱮ ᱡᱚᱛᱚ ᱦᱚᱲ ᱢᱤᱫ ᱛᱮᱞᱮ ᱠᱟᱹᱢᱤᱭᱟ ᱛᱚ ᱦᱚᱸᱜᱼᱚᱭ ᱟᱢ ᱡᱟᱦᱟᱸᱢ ᱞᱟᱹᱭ ᱠᱮᱫᱟ ᱦᱟᱸᱜ ᱵᱟᱨᱭᱟ ᱢᱟᱹᱡᱷᱤ ᱨᱮᱱᱟᱜ ᱠᱟᱛᱷᱟ ᱛᱚ ᱢᱤᱫᱴᱮᱱ ᱜᱚᱨᱚᱵᱽ ᱨᱮᱱᱟᱜ ᱡᱤᱱᱤᱥ ᱤᱧ ᱧᱮᱞ ᱠᱮᱫᱟ ᱱᱚᱣᱟ ᱟᱛᱳ ᱦᱟᱸᱜ ᱛᱷᱚᱲᱟ ᱫᱟᱬᱟ ᱵᱟᱲᱟ ᱞᱮᱫᱟᱞᱮ ᱛᱚ ᱱᱚᱰᱮ ᱦᱟᱸᱜ ᱡᱳᱲᱟᱛᱮ ᱢᱟᱹᱡᱷᱤ ᱛᱷᱟᱱ ᱢᱮᱱᱟᱜᱼᱟ ᱱᱚᱣᱟ ᱫᱚ ᱦᱟᱸᱜ ᱪᱮᱫ ᱞᱮᱠᱟ ᱱᱚᱣᱟ ᱫᱚ ᱚᱱᱮᱧ ᱢᱮᱱᱮᱫ ᱠᱟᱱ ᱢᱤᱞ ᱮᱛᱚᱴᱟ ᱜᱮ ᱦᱮᱱᱟᱜ ᱛᱟᱞᱮ ᱚᱥᱩᱵᱤᱫᱷᱟ ᱜᱮ ᱵᱟᱹᱱᱩᱜ ᱠᱷᱟᱹᱛᱤᱨ ᱛᱮ ᱵᱟᱨᱭᱟ ᱢᱟᱹᱡᱷᱤ ᱯᱟᱥᱟᱯᱟᱥᱤ ᱢᱤᱫᱴᱷᱮᱱ ᱢᱤᱫᱴᱷᱮᱱ ᱦᱮᱱᱟᱜ ᱠᱟᱫᱟ ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱦᱮᱸ ᱟᱹᱰᱤ ᱱᱟᱯᱟᱭ ᱚᱱᱮᱧ ᱢᱮᱱᱮᱫ ᱠᱟᱱ ᱪᱚ ᱛᱚ ᱱᱚᱣᱟ ᱫᱚ ᱟᱹᱰᱤ ᱦᱟᱦᱟᱲᱟ ᱨᱮᱱᱟᱜ ᱠᱟᱛᱷᱟ ᱡᱮ ᱢᱤᱫᱴᱮᱱ ᱟᱛᱳ ᱨᱮ ᱱᱩᱠᱩ ᱦᱟᱸᱜ ᱢᱟᱹᱡᱷᱤ ᱠᱚ ᱵᱟᱨᱭᱟ ᱠᱚ ᱦᱟᱹᱴᱤᱧ ᱠᱟᱱᱟ ᱮᱱᱛᱮ ᱨᱮᱦᱚᱸ ᱢᱟᱹᱡᱷᱤ ᱛᱷᱟᱱ ᱫᱚ ᱢᱤᱫᱴᱷᱮᱱ ᱜᱮ ᱢᱮᱱᱟᱜᱼᱟ ᱦᱟᱸᱜ ᱡᱚᱲᱟ ᱢᱟᱹᱡᱷᱤ ᱛᱷᱟᱱ ᱱᱚᱣᱟ ᱦᱚᱸ ᱦᱟᱸᱜ ᱱᱚᱣᱟ ᱵᱷᱤᱰᱤᱭᱳ ᱨᱮᱱᱟᱜ ᱠᱞᱤᱯ ᱨᱮ ᱦᱟᱸᱜ ᱱᱚᱣᱟ ᱧᱮᱞ ᱧᱟᱢᱚᱜᱼᱟ ᱱᱚᱣᱟ ᱯᱷᱩᱴᱮᱡᱽ ᱦᱚᱸ ᱱᱟᱥᱮᱱᱟᱜ ᱵᱚᱱ ᱩᱫᱩᱜᱟ ᱦᱟᱸᱜ ᱚᱱᱟ ᱥᱟᱶᱛᱮ ᱛᱤᱦᱤᱧ ᱯᱟᱹᱨᱥᱤ ᱡᱤᱛᱠᱟᱹᱨ ᱢᱟᱦᱟ ᱱᱚᱰᱮ ᱛᱤᱦᱤᱧᱟᱜ ᱠᱟᱹᱢᱤ ᱦᱚᱨᱟ ᱠᱚᱫᱚ ᱦᱟᱸᱜ ᱪᱮᱫ ᱠᱚ ᱢᱮᱱᱟᱜᱼᱟ ᱠᱟᱹᱢᱤ ᱦᱚᱨᱟ ᱠᱚᱫᱚ ᱦᱮᱱᱟᱜᱼᱟ ᱯᱟᱹᱦᱤᱞ ᱨᱮ ᱥᱮᱛᱟᱜ ᱡᱟᱦᱟᱸ ᱯᱟᱹᱨᱥᱤ ᱡᱤᱛᱠᱟᱹᱨ ᱢᱟᱦᱟ ᱨᱮᱭᱟᱜ ᱡᱟᱦᱟᱸ ᱟᱵᱚᱨᱮᱱ ᱞᱮᱠᱷᱚᱠ ᱠᱚ ᱦᱮᱱᱟᱜ ᱠᱚᱛᱟ ᱵᱚᱱᱟ ᱟᱵᱚ ᱥᱟᱱᱛᱟᱲ ᱚᱱᱚᱞᱤᱭᱟᱹ ᱠᱚ ᱦᱮᱱᱟᱜ ᱠᱚᱛᱟ ᱵᱚᱱᱟ ᱩᱱᱠᱩ ᱢᱟᱠᱚ ᱞᱟᱦᱟ ᱟᱠᱟᱱ ᱛᱟᱵᱚᱱ ᱩᱱᱠᱩᱣᱟᱜ ᱱᱤᱨᱚᱵᱚᱛᱟ ᱯᱟᱞᱚᱱ ᱦᱩᱭ ᱟᱠᱟᱱᱟ ᱩᱱᱠᱩ ᱢᱟᱞᱟ ᱦᱚᱨᱚᱜ ᱠᱟᱛᱮ ᱩᱱᱠᱩ ᱞᱟᱦᱟ ᱨᱮᱵᱚᱱ ᱥᱚᱱᱢᱟᱱ ᱟᱠᱟᱫ ᱠᱚᱣᱟ ᱤᱱᱟᱹ ᱯᱚᱨ ᱦᱩᱭᱩᱜ ᱠᱟᱱᱟ ᱱᱚᱰᱮ ᱟᱞᱮ ᱡᱮ ᱢᱩᱨᱛᱤ ᱥᱤᱫᱩ ᱠᱟᱹᱱᱦᱩ ᱢᱩᱨᱛᱤ ᱦᱮᱱᱟᱜ ᱟᱠᱟᱫᱟ ᱱᱤᱭᱟᱹ ᱩᱫᱵᱳᱫᱷᱚᱱ ᱦᱩᱭ ᱟᱠᱟᱱᱟ ᱱᱤᱭᱟᱹ ᱯᱚᱨ ᱩᱱᱠᱩ ᱡᱮᱴᱟ ᱞᱮ ᱦᱚᱦᱚ ᱟᱠᱟᱫ ᱠᱚ ᱢᱟᱪᱮᱫ ᱠᱚ ᱯᱨᱚᱯᱷᱮᱥᱚᱨ ᱠᱚ ᱦᱮᱱᱟᱜ ᱠᱚ ᱩᱱᱠᱩ ᱪᱷᱟᱲᱟ ᱟᱨᱚ ᱮᱥᱮᱠᱟ ᱥᱮᱠᱨᱮᱴᱟᱨᱤ ᱡᱟᱦᱟᱸ ᱦᱮᱱᱟᱜ ᱠᱚᱣᱟ ᱩᱱᱠᱩᱣᱟᱜ ᱠᱤᱪᱷᱩ ᱵᱚᱠᱛᱚᱵᱽᱵᱚ ᱞᱮ ᱫᱚᱦᱚ ᱟᱠᱟᱫᱟ ᱱᱚᱰᱮ ᱤᱱᱟᱹ ᱠᱚ ᱦᱮᱱᱟᱜ ᱠᱟᱫᱟ ᱤᱱᱟᱹ ᱯᱚᱨ ᱮᱱᱮᱡ ᱥᱮᱨᱮᱧ ᱨᱟᱹᱥᱠᱟᱹ ᱫᱤᱱ ᱠᱟᱱᱟ ᱛᱤᱦᱤᱧ ᱟᱨ ᱥᱟᱶᱛᱮ ᱦᱮᱱᱟᱜ ᱠᱟᱫᱟ ᱛᱷᱚᱲᱟ ᱜᱟᱱ ᱡᱚᱢ ᱧᱩ ᱞᱮ ᱵᱮᱵᱚᱥᱛᱷᱟ ᱟᱠᱟᱫᱟ ᱟᱪᱪᱷᱟ ᱛᱚ ᱱᱟᱥᱮᱱᱟᱜ ᱤᱧ ᱠᱩᱞᱤ ᱧᱚᱜ ᱮᱱ ᱢᱮᱭᱟ ᱦᱟᱸᱜ ᱦᱮᱸ᱾ ᱛᱚ ᱟᱵᱚᱣᱟᱜ ᱦᱟᱸᱜ ᱱᱚᱜᱼᱚᱭ ᱡᱟᱦᱟᱸ ᱫᱟᱨᱟᱭ ᱠᱟᱱ ᱵᱟᱜᱮ ᱥᱟᱭ ᱵᱟᱜᱮ ᱢᱚᱬᱮ ᱢᱮᱱᱫᱚ ᱦᱟᱸᱜ ᱫᱩ ᱦᱟᱡᱟᱨ ᱯᱚᱸᱪᱤᱥ ᱦᱮᱸ᱾ ᱱᱚᱣᱟ ᱨᱮᱛᱚ ᱦᱟᱸᱜ ᱟᱵᱚᱣᱟᱜ ᱱᱚᱣᱟ ᱚᱞᱪᱤᱠᱤ ᱢᱤᱫ ᱥᱟᱭ ᱥᱮᱨᱢᱟ ᱦᱟᱸᱜ ᱦᱩᱭᱩᱜ ᱠᱟᱱᱟ ᱦᱮᱸ᱾ ᱛᱚ ᱱᱚᱣᱟ ᱟᱛᱳ ᱨᱮᱠᱤ ᱡᱟᱦᱟᱸᱭ ᱦᱟᱸᱜ ᱱᱚᱝᱠᱟᱱ ᱚᱞᱪᱤᱠᱤ ᱛᱮ ᱥᱤᱠᱷᱱᱟᱹᱛ ᱡᱟᱦᱟᱸᱭ ᱥᱴᱩᱰᱮᱱᱴ ᱠᱚ ᱢᱮᱱᱟᱜ ᱠᱚᱣᱟ

ᱟᱪᱪᱷᱟ ᱟᱹᱰᱤ ᱟᱹᱰᱤ ᱥᱟᱨᱦᱟᱣ ᱦᱟᱸᱜ ᱱᱩᱭ ᱢᱟᱠᱚᱱ ᱦᱮᱢᱵᱨᱚᱢ ᱜᱚᱢᱠᱮ ᱢᱮᱱᱫᱚ ᱡᱟᱦᱟᱸ ᱥᱟᱹᱜᱩᱱ ᱥᱟᱸᱫᱮᱥ ᱞᱟᱭᱤᱵᱷ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱦᱟᱸᱜ ᱱᱩᱭ ᱵᱚᱱ ᱥᱟᱨᱦᱟᱣ ᱮᱭᱟ ᱛᱤᱦᱤᱧ ᱡᱮ ᱡᱟᱦᱟᱸᱴᱟᱜ ᱦᱟᱸᱜ ᱛᱤᱦᱤᱧ ᱱᱚᱜᱼᱚᱭ ᱯᱟᱹᱨᱥᱤ ᱡᱤᱛᱠᱟᱹᱨ ᱢᱟᱦᱟ ᱵᱟᱭᱤᱥᱮ ᱰᱤᱥᱮᱢᱵᱚᱨ ᱚᱱᱟ ᱥᱟᱶ ᱥᱟᱶ ᱛᱟᱞᱟᱛᱮ ᱡᱟᱦᱟᱸ ᱦᱟᱸᱜ ᱱᱚᱰᱮ ᱥᱤᱫᱩ ᱠᱟᱹᱱᱩ ᱟᱜ ᱢᱩᱨᱛᱤ ᱥᱮ ᱢᱩᱴᱷᱟᱹᱱ ᱦᱟᱸᱜ ᱡᱟᱦᱟᱸ ᱛᱤᱦᱤᱧ ᱱᱚᱰᱮ ᱩᱪᱷᱟᱹᱱ ᱥᱚᱫᱚᱨ ᱦᱩᱭᱱᱟ ᱱᱚᱣᱟ ᱞᱮᱠᱟᱛᱮ ᱛᱤᱦᱤᱧᱟᱜ ᱡᱟᱦᱟᱸ ᱯᱨᱳᱜᱨᱟᱢ ᱛᱟᱦᱮᱸ ᱠᱟᱱᱟ ᱱᱚᱣᱟ ᱠᱚᱨᱮᱱᱟᱜ ᱟᱹᱰᱤ ᱦᱚᱲ ᱠᱚ ᱞᱟᱹᱭᱟᱫ ᱵᱚᱱᱟ ᱚᱱᱟ ᱞᱮᱠᱟᱛᱮ ᱵᱚᱱ ᱥᱟᱨᱦᱟᱣ ᱮᱭᱟ ᱤᱱᱟᱹ ᱥᱟᱶᱛᱮ ᱵᱚᱱ ᱧᱮᱞ ᱧᱟᱢᱮᱫ ᱠᱚᱣᱟ ᱱᱚᱰᱮ ᱦᱟᱸᱜ ᱛᱤᱨᱞᱟᱹ ᱦᱚᱯᱚᱱ ᱠᱚ ᱢᱮᱱᱟᱜ ᱠᱚᱣᱟ ᱛᱤᱦᱤᱧ ᱦᱟᱸᱜ ᱱᱚᱣᱟ ᱟᱵᱚᱣᱟᱜ ᱡᱟᱦᱟᱸ ᱥᱟᱱᱛᱟᱞ ᱦᱩᱞ ᱱᱚᱰᱮ ᱫᱚ ᱠᱤᱱᱛᱩ ᱠᱷᱟᱹᱞᱤ ᱦᱟᱸᱜ ᱱᱩᱠᱩ ᱡᱮ ᱥᱤᱫᱩ ᱠᱟᱹᱱᱦᱩ ᱪᱟᱸᱫᱽ ᱵᱷᱟᱭᱨᱳ ᱱᱩᱠᱩ ᱢᱚᱛᱚ ᱫᱚ ᱵᱟᱝ ᱚᱸᱰᱮ ᱦᱚᱸ ᱠᱤᱱᱛᱩ ᱠᱩᱲᱤ ᱦᱚᱯᱚᱱ ᱦᱚᱸ ᱥᱮᱞᱮᱫ ᱠᱚ ᱛᱟᱦᱮᱸ ᱠᱟᱱᱟ ᱡᱟᱦᱟᱸᱭ ᱫᱚ ᱯᱷᱩᱞᱳ ᱡᱷᱟᱱᱚ ᱚᱱᱟ ᱞᱮᱠᱟᱛᱮ ᱦᱟᱸᱜ ᱛᱤᱦᱤᱧ ᱛᱤᱨᱞᱟᱹ ᱦᱚᱯᱚᱱ ᱵᱚᱱ ᱧᱟᱢ ᱠᱟᱫ ᱠᱚᱣᱟ ᱛᱚ ᱱᱩᱠᱩ ᱥᱟᱶᱛᱮ ᱦᱚᱸ ᱛᱷᱚᱲᱟ ᱵᱚᱱ ᱠᱩᱞᱤ ᱠᱩᱯᱩᱞᱤ ᱠᱚᱣᱟ ᱟᱪᱪᱷᱟ ᱵᱤᱴᱤ ᱟᱯᱮᱭᱟᱜ ᱩᱯᱨᱩᱢ ᱠᱟᱹᱴᱤᱡ ᱞᱟᱹᱭ ᱯᱮ ᱧᱩᱛᱩᱢ ᱫᱚ ᱟᱢᱟᱜ ᱫᱚ ᱟᱢᱟᱜ ᱫᱚ ᱟᱪᱪᱷᱟ ᱟᱯᱮ ᱥᱟᱱᱟᱢ ᱠᱚᱜᱮ ᱯᱮ ᱯᱟᱲᱦᱟᱜ ᱜᱮᱭᱟ ᱛᱚ ᱚᱠᱟ ᱠᱮᱞᱟᱥ ᱟᱢ ᱫᱚ ᱟᱪᱪᱷᱟ ᱤᱥᱠᱩᱞ ᱠᱚᱫᱚ ᱛᱚ ᱛᱤᱦᱤᱧ ᱡᱟᱦᱟᱸ ᱟᱯᱮ ᱟᱛᱳ ᱨᱮ ᱦᱚᱸᱜᱼᱚᱭ ᱯᱟᱹᱨᱥᱤ ᱡᱤᱛᱠᱟᱹᱨ ᱢᱟᱦᱟ ᱢᱟᱱᱟᱣ ᱦᱩᱭᱩᱜ ᱠᱟᱱᱟ ᱚᱱᱟ ᱥᱟᱶᱛᱮ ᱥᱤᱫᱩ ᱠᱟᱹᱱᱩ ᱟᱜ ᱢᱩᱨᱛᱤ ᱦᱟᱸᱜ ᱱᱚᱰᱮ ᱩᱪᱷᱟᱹᱱ ᱥᱚᱫᱚᱨ ᱦᱩᱭᱱᱟ ᱱᱚᱣᱟ ᱟᱯᱮ ᱪᱮᱫ ᱞᱮᱠᱟ ᱯᱮ ᱵᱩᱡᱷᱟᱹᱣ ᱮᱫᱟ ᱛᱚ